ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱮᱦᱮᱧ ᱫᱚ ᱱᱚᱣᱟ ᱫᱚ ᱠᱟᱱᱟ ᱫᱟᱠᱟ ᱠᱚᱨᱦᱟ ᱟᱫᱚ ᱫᱤᱠᱩ ᱛᱮᱠᱚ ᱢᱮᱛᱟᱜᱼᱟ ᱯᱷᱨᱟᱭᱤᱰ ᱨᱟᱭᱤᱥ ᱟᱫᱚ ᱪᱮᱫ ᱞᱮᱠᱟᱛᱮᱭ ᱵᱮᱱᱟᱣ ᱠᱮᱫᱟ ᱚᱱᱟ ᱵᱚᱱ ᱵᱟᱹᱭ ᱵᱟᱹᱭ ᱛᱮᱵᱚᱱ ᱵᱟᱰᱟᱭ ᱧᱚᱜᱟ ᱞᱟᱦᱟ ᱥᱮᱫ ᱛᱤᱦᱤᱧ ᱫᱚ ᱫᱟᱠᱟ ᱠᱚᱲᱦᱟ ᱨᱮ ᱱᱚᱜᱼᱚᱭ ᱱᱚᱣᱟ ᱠᱚᱭ ᱞᱟᱜᱟᱣᱟ ᱦᱟᱸᱜ ᱱᱚᱣᱟ ᱫᱚᱠᱚ ᱢᱮᱛᱟᱜᱼᱟ ᱠᱮᱯᱥᱤᱠᱟᱢ ᱟᱨ ᱱᱚᱣᱟ ᱫᱚᱠᱚ ᱢᱮᱛᱟᱜᱼᱟ ᱵᱤᱱᱥ ᱦᱚᱲ ᱛᱮᱫᱚ ᱪᱮᱫ ᱠᱚ ᱢᱮᱛᱟᱜᱼᱟ ᱠᱚᱢᱮᱱᱴ ᱠᱟᱛᱮ ᱞᱟᱹᱭᱟᱹᱧ ᱯᱮ ᱦᱟᱸᱜ ᱟᱨ ᱱᱚᱣᱟ ᱫᱚ ᱜᱟᱡᱚᱨ ᱵᱟᱰᱟᱭ ᱜᱮᱭᱟ ᱯᱮ ᱦᱚᱭᱛᱚ ᱱᱚᱣᱟ ᱠᱚ ᱡᱤᱱᱤᱥ ᱜᱮ ᱞᱟᱜᱟᱣᱟ ᱦᱟᱸᱜ ᱫᱟᱠᱟ ᱠᱚᱨᱦᱟ ᱨᱮ ᱟᱨ ᱫᱟᱠᱟ ᱠᱚᱨᱦᱟ ᱞᱟᱹᱜᱤᱫ ᱪᱟᱣᱞᱮ ᱫᱚ ᱦᱮᱸ ᱫᱟᱠᱟ ᱠᱚᱨᱦᱟ ᱞᱟᱹᱜᱤᱫ ᱫᱚ ᱟᱫᱚ ᱦᱚᱸᱜᱼᱚ ᱱᱚᱣᱟ ᱪᱟᱣᱞᱮᱧ ᱞᱟᱜᱟᱣᱟ ᱦᱟᱸᱜ ᱱᱚᱣᱟ ᱪᱟᱣᱞᱮ ᱛᱮᱜᱮᱧ ᱤᱥᱤᱱᱟ ᱱᱚᱣᱟ ᱫᱚᱠᱚ ᱢᱮᱛᱟᱜ ᱠᱟᱱᱟ ᱵᱟᱥᱢᱚᱛᱤ ᱟᱨ ᱱᱚᱣᱟ ᱫᱚ ᱦᱚᱸᱜᱼᱚ ᱱᱚᱝᱠᱟ ᱱᱟᱱᱦᱟ ᱧᱚᱜ ᱜᱮᱭᱟ ᱟᱨ ᱡᱤᱞᱤᱧ ᱧᱚᱜ ᱜᱮᱭᱟ ᱱᱚᱣᱟ ᱛᱮᱜᱮ ᱦᱟᱸᱜ ᱤᱧ ᱤᱥᱤᱱ ᱠᱟᱛᱮ ᱤᱧ ᱩᱫᱩᱜ ᱟᱵᱚᱱᱟ

ᱟᱫᱚ ᱦᱮᱸ ᱱᱚᱝᱠᱟ ᱟᱹᱰᱤ ᱞᱟᱹᱴᱩ ᱫᱚ ᱵᱟᱝ ᱦᱟᱱᱟ ᱞᱮᱠᱟᱜᱮ ᱱᱚᱣᱟ ᱪᱮᱫ ᱞᱮᱠᱟᱧ ᱜᱮᱫ ᱠᱮᱫᱟ ᱢᱤᱫ ᱥᱚᱢᱟᱱ ᱧᱚᱜ ᱦᱮᱸ ᱵᱤᱱᱥ ᱫᱚ ᱱᱚᱜᱼᱚᱭ ᱤᱧ ᱜᱮᱫ ᱥᱟᱹᱛ ᱠᱮᱫᱟ ᱱᱚᱜᱼᱚᱭ ᱱᱚᱜᱼᱚᱭ ᱱᱚᱝᱠᱟ ᱱᱤᱱ ᱛᱤᱛᱤ ᱤᱧ ᱜᱮᱫ ᱠᱮᱫᱟ ᱟᱫᱚ ᱚᱠᱚᱭ ᱚᱠᱟ ᱞᱮᱠᱟ ᱯᱮ ᱜᱮᱫᱟ ᱞᱟᱜᱟᱣᱟ ᱱᱤᱱ ᱛᱤᱛᱤ ᱜᱮ ᱤᱧ ᱫᱚᱧ ᱢᱮᱱᱟ ᱢᱚᱡᱽ ᱜᱮᱫ ᱞᱮᱠᱷᱟᱡ ᱢᱚᱡᱽ ᱜᱮ ᱢᱮᱥᱟᱞᱚᱜᱼᱟ ᱫᱟᱠᱟ ᱨᱮ ᱟᱨ ᱱᱚᱜᱼᱚᱭ ᱠᱮᱯᱥᱤᱠᱟᱢ ᱦᱚᱸ ᱢᱤᱫ ᱥᱚᱢᱟᱱ ᱧᱚᱜ ᱜᱤᱧ ᱜᱮᱫ ᱟᱠᱟᱫᱟ ᱱᱚᱣᱟ ᱛᱤᱱᱟᱹᱜ ᱞᱟᱹᱴᱩ ᱱᱚᱣᱟ ᱦᱚᱸ ᱚᱱᱠᱟ ᱛᱟᱦᱞᱮ ᱤᱥᱤᱱ ᱨᱮ ᱥᱩᱵᱤᱫᱷᱟᱜᱼᱟ ᱟᱨ ᱱᱤᱛᱚᱜ ᱫᱚ ᱟᱫᱚ ᱜᱟᱡᱚᱨᱤᱧ ᱜᱮᱫ ᱩᱫᱩᱜ ᱟᱵᱚᱱ ᱠᱟᱱᱟ ᱦᱚᱭᱚᱜ ᱫᱟᱹᱧ ᱛᱷᱚᱲᱟ ᱦᱚᱭᱚ ᱪᱮᱛᱟᱱ ᱪᱮᱛᱟᱱᱤᱧ ᱦᱚᱭᱚ ᱜᱤᱰᱤ ᱠᱟᱫᱟ ᱟᱫᱚ ᱱᱚᱜᱼᱚᱭ ᱚᱱᱟ ᱮᱱᱛᱤ ᱛᱮᱜᱮᱧ ᱠᱩᱨᱩᱢᱩᱴᱩᱭᱟ ᱜᱮᱫ ᱱᱚᱜᱼᱚ ᱱᱚᱝᱠᱟ ᱚᱱᱠᱟᱧ ᱜᱮᱫ ᱠᱮᱫᱟ ᱚᱱᱟ ᱵᱤᱱᱥ ᱤᱥᱤᱱ ᱧᱚᱜ ᱮᱱ ᱛᱤᱧᱟᱹ ᱟᱫᱚ ᱱᱚᱜᱼᱚᱭ ᱜᱟᱡᱚᱨᱤᱧ ᱠᱷᱟᱫᱽᱞᱮᱭᱟᱜ ᱠᱟᱱᱟ ᱟᱫᱚ ᱛᱷᱚᱲᱟᱧ ᱵᱩᱞᱩᱝᱟᱜ ᱠᱟᱱᱟ

ᱟᱨ ᱵᱩᱞᱩᱝ ᱫᱚ ᱚᱱᱟ ᱨᱮᱧ ᱵᱩᱞᱩᱝᱟᱜ ᱛᱟᱦᱮᱸᱫ ᱞᱟᱦᱟᱨᱮ ᱤᱱᱟᱹ ᱛᱮᱜᱮ ᱦᱩᱭᱩᱜᱼᱟ ᱚᱱᱟ ᱵᱮᱱᱟᱣ ᱞᱟᱹᱜᱤᱫ ᱞᱩᱭᱦᱟᱹ ᱪᱚᱸᱫᱟ ᱠᱮᱫᱟᱞᱤᱧ ᱱᱤᱛᱚᱜ ᱫᱚ ᱦᱚᱸᱜᱼᱚᱭ ᱡᱚᱢ ᱥᱩᱱᱩᱢ ᱜᱤᱧ ᱮᱱᱮ ᱤᱧ ᱫᱩᱞ ᱠᱮᱫᱟ ᱟᱨ ᱢᱟᱜᱷᱤᱧ ᱞᱟᱜᱟᱣ ᱱᱚᱜᱼᱚᱭ ᱤᱱᱟᱹᱜ ᱜᱟᱱ ᱮᱭ ᱢᱤᱫ ᱪᱟᱢᱚᱪ ᱠᱷᱚᱱ ᱛᱷᱚᱲᱟ ᱜᱟᱱ ᱰᱷᱮᱨ ᱧᱚᱜ ᱜᱷᱤ ᱟᱫᱚ ᱚᱲᱟᱜ ᱨᱮᱱᱟᱜ ᱜᱷᱤ ᱠᱟᱱᱟ ᱚᱲᱟᱜ ᱨᱮᱠᱚ ᱵᱮᱱᱟᱣ ᱞᱮᱫ ᱛᱟᱞᱮᱭᱟ ᱟᱛᱳ ᱚᱲᱟᱜ ᱨᱮ ᱢᱟᱱᱮ ᱠᱤᱨᱤᱧᱟᱜ ᱫᱚ ᱵᱟᱝ ᱠᱟᱱᱟ ᱠᱤᱨᱤᱧᱟᱜ ᱫᱚ ᱵᱟᱝ ᱠᱟᱱᱟ ᱚᱲᱟᱜ ᱨᱮᱱ ᱜᱟᱹᱭᱟᱜ ᱛᱚᱣᱟ ᱠᱷᱚᱱᱟᱜ ᱜᱷᱤ ᱢᱤᱫᱴᱟᱝ ᱨᱚᱦᱚᱲ ᱢᱟᱹᱨᱤᱪ ᱤᱧ ᱴᱷᱚᱡ ᱟᱫᱟ ᱟᱨ ᱦᱚᱸᱜᱼᱚᱭ ᱮᱞᱟᱪ ᱯᱩᱱᱭᱟ ᱢᱚᱬᱮ ᱜᱚᱴᱮᱡ ᱞᱚᱵᱚᱝᱜᱚ ᱯᱮᱭᱟ ᱯᱩᱱᱭᱟ

ᱟᱴ ᱫᱚᱥᱴᱤ ᱠᱟᱹᱡᱩᱧ ᱞᱟᱜᱟᱣᱫᱟ ᱟᱨ ᱠᱤᱥᱢᱤᱥ ᱱᱚᱜᱼᱚᱭ ᱢᱤᱫ ᱪᱩᱯᱩᱫ ᱱᱚᱣᱟ ᱱᱚᱣᱟ ᱥᱩᱱᱩᱢ ᱨᱮ ᱥᱩᱱᱩᱢ ᱟᱨ ᱜᱷᱤ ᱨᱮᱧ ᱠᱚᱲᱦᱟ ᱧᱚᱜ ᱫᱟ ᱛᱷᱚᱲᱟ ᱟᱫᱚ ᱮᱱᱟᱱ ᱚᱱᱮᱧ ᱠᱚᱨᱦᱟ ᱞᱮᱫ ᱡᱚᱛᱚ ᱜᱟᱡᱚᱨ ᱵᱤᱱᱥ ᱟᱨ ᱠᱮᱯᱥᱤᱠᱟᱢ ᱚᱱᱟᱧ ᱢᱮᱥᱟ ᱞᱮᱫᱟ ᱱᱚᱣᱟ ᱨᱮ ᱦᱮᱸ ᱟᱫᱚ ᱮᱱᱟᱱᱚᱜ ᱵᱟᱥᱢᱚᱛᱤ ᱪᱟᱣᱞᱮᱧ ᱩᱫᱩᱜ ᱟᱫ ᱯᱮ ᱛᱟᱦᱮᱸᱫ ᱚᱱᱟᱜᱮ ᱦᱚᱸᱜᱼᱚᱭ ᱤᱧ ᱫᱟᱠᱟ ᱤᱥᱤᱱ ᱟᱠᱟᱫᱟ ᱟᱫᱚ ᱱᱚᱣᱟ ᱫᱚ ᱛᱷᱚᱲᱟ ᱜᱟᱱ ᱚᱱᱮ ᱵᱚᱱ ᱫᱟᱠᱟ ᱡᱚᱢ ᱫᱟᱠᱟ ᱚᱱᱟ ᱠᱷᱚᱡ ᱫᱚ ᱛᱷᱚᱲᱟ ᱜᱟᱱ ᱰᱷᱮᱨ ᱧᱚᱜ ᱫᱟᱜ ᱞᱟᱜᱟᱣ ᱠᱟᱛᱮ ᱦᱮᱰᱮᱡ ᱦᱩᱭᱩᱜᱼᱟ ᱟᱨ ᱯᱩᱨᱟᱹ ᱫᱚ ᱵᱟᱝ ᱤᱥᱤᱱ ᱦᱩᱭᱩᱜᱼᱟ ᱡᱮᱢᱚᱱ ᱟᱠᱟ ᱤᱥᱤᱱ ᱜᱚᱫᱚᱜ ᱤᱥᱤᱱ ᱛᱚᱨᱟ ᱱᱟᱥᱮᱭᱟᱜ ᱱᱟᱥᱮᱭᱟᱜ ᱠᱮᱴᱮᱡ ᱛᱟᱦᱮᱱ ᱤᱥᱤᱱ ᱛᱚᱨᱟ ᱩᱱ ᱥᱚᱢᱚᱭ ᱱᱚᱜᱼᱚᱭ ᱱᱚᱣᱟ ᱫᱚ ᱞᱩ ᱵᱮᱜᱟᱨ ᱦᱩᱭᱩᱜᱼᱟ ᱚᱱᱠᱟ ᱪᱷᱟᱹᱠᱱᱤ ᱨᱮ ᱟᱨ ᱪᱷᱟᱹᱠᱱᱤ ᱵᱟᱝ ᱛᱟᱦᱮᱱ ᱠᱷᱟᱡ ᱫᱚ ᱰᱤᱯᱪᱤ ᱛᱮᱜᱮ ᱟᱹᱬᱤᱡ ᱠᱟᱛᱮ ᱞᱟᱹᱴᱩ ᱞᱟᱹᱴᱩ ᱛᱷᱟᱹᱨᱤ ᱨᱮ ᱞᱩ ᱯᱟᱥᱱᱟᱣ ᱟᱯᱮ ᱦᱚᱸᱜᱼᱚ ᱱᱚᱝᱠᱟ ᱡᱷᱚᱲ ᱡᱷᱚᱲᱟ ᱡᱟᱝ ᱦᱩᱭᱩᱜ ᱱᱚᱣᱟ ᱫᱟᱠᱟ ᱫᱚ ᱦᱚᱸᱜᱼᱚ ᱱᱚᱝᱠᱟ ᱟᱨ ᱱᱚᱜᱼᱚᱭ ᱱᱤᱛᱚᱜ ᱫᱚ ᱦᱚᱸᱜᱼᱚ ᱱᱚᱣᱟ ᱨᱮ ᱠᱷᱟᱸᱡᱚᱭᱟ ᱱᱚᱜᱼᱚᱭ ᱱᱤᱛᱚᱜ ᱫᱚ ᱚᱱᱟ ᱚᱱᱟ ᱯᱚᱭᱟᱱ ᱠᱚᱨᱮ ᱥᱚᱲᱚᱢ ᱯᱚᱭᱟᱱ ᱠᱚᱨᱮᱧ ᱜᱷᱟᱱᱴᱟ ᱢᱮᱥᱟᱞ ᱠᱮᱫᱟ ᱢᱮᱥᱟ ᱞᱮᱱᱟ ᱢᱤᱫ ᱜᱷᱟᱹᱲᱤᱡ ᱟᱫᱚ ᱱᱤᱛᱚᱜ ᱫᱚ ᱱᱚᱣᱟ ᱫᱟᱠᱟ ᱚᱱᱟᱨᱮᱧ ᱠᱷᱟᱸᱡᱚᱭᱮᱫᱟ ᱱᱚᱣᱟ ᱫᱟᱠᱟ ᱫᱚ ᱟᱫᱚ ᱚᱱᱮ ᱚᱱᱠᱟ ᱟᱹᱰᱤ ᱡᱷᱚᱲ ᱡᱷᱚᱲᱟ ᱫᱟᱠᱟᱭ ᱦᱩᱭᱩᱜᱼᱟ ᱤᱥᱤᱱ ᱛᱚᱨᱟ ᱯᱷᱮᱰ ᱦᱩᱭᱩᱜᱼᱟ ᱡᱟᱹᱣ ᱞᱮᱱ ᱠᱷᱟᱡ ᱫᱚ ᱵᱟᱝ ᱦᱩᱭᱩᱜᱼᱟ ᱱᱚᱣᱟ ᱫᱟᱠᱟ ᱫᱚ ᱟᱫᱚ ᱱᱚᱜᱼᱚ ᱱᱚᱝᱠᱟ ᱱᱚᱣᱟ ᱥᱟᱶᱛᱮ ᱟᱫᱚ ᱦᱟᱭᱟᱢ ᱦᱟᱭᱟᱢᱤᱧ ᱵᱩᱞᱩᱝᱟᱜ ᱠᱟᱱᱟ ᱦᱟᱱᱮ ᱦᱟᱸᱜ ᱡᱤᱞ ᱩᱛᱩ ᱢᱟ ᱢᱮᱱᱟᱜ ᱜᱮ ᱱᱚᱣᱟ ᱥᱟᱶ ᱛᱮᱜᱮ ᱦᱟᱸᱜ ᱞᱮ ᱡᱚᱢᱟ ᱦᱟᱭᱟᱢ ᱦᱟᱭᱟᱢ ᱚᱱᱟ ᱵᱤᱱᱥ ᱜᱟᱡᱚᱨ ᱠᱮᱯᱥᱤᱠᱟᱢ ᱢᱮᱥᱟᱞ ᱫᱟᱠᱟ ᱠᱚ ᱦᱟᱸᱜ ᱥᱟᱹᱛ ᱮᱱ ᱛᱟᱞᱮᱭᱟ ᱦᱚᱸᱜᱼᱚᱭ ᱱᱤᱛᱚᱜ ᱫᱚᱞᱮ ᱡᱚᱢ ᱱᱚᱣᱟ ᱯᱮ ᱧᱮᱞ ᱧᱟᱢᱮᱫ ᱱᱚᱣᱟ ᱫᱚ ᱠᱟᱱᱟ ᱫᱮᱥᱤ ᱥᱤᱢ ᱡᱤᱞ ᱱᱚᱣᱟ ᱫᱚ ᱛᱮᱦᱮᱧ ᱫᱟᱠᱟ ᱠᱚᱨᱦᱟ ᱥᱟᱶᱛᱮ ᱞᱮ ᱡᱚᱢ ᱞᱟᱹᱜᱤᱫ ᱟᱫᱚ ᱪᱮᱫ ᱞᱮᱠᱟ ᱠᱟᱛᱮ ᱦᱟᱸᱜ ᱮ ᱩᱛᱩᱭ ᱫᱟ ᱤᱧ ᱯᱮ ᱛᱮᱦᱮᱧ ᱫᱚ ᱱᱚᱣᱟ ᱫᱮᱥᱤ ᱥᱤᱢ ᱡᱤᱞ ᱞᱮ ᱩᱛᱩᱭᱟ ᱟᱫᱚ ᱱᱚᱣᱟ ᱡᱤᱞ ᱩᱛᱩ ᱨᱮᱫᱚ ᱱᱮᱜᱼᱮ ᱱᱤᱱᱟᱹᱜ ᱜᱟᱱ ᱯᱮᱸᱭᱟᱡᱽ ᱤᱧ ᱞᱟᱜᱟᱣᱟ ᱱᱮᱜᱼᱮ ᱱᱤᱱ ᱢᱟᱨᱟᱝ ᱟᱫᱷᱮ ᱟᱨ ᱱᱮᱜᱼᱮ ᱱᱤᱭᱟᱹ ᱨᱟᱹᱥᱩᱱ ᱱᱮᱜᱼᱮ ᱱᱤᱭᱟᱹ ᱟᱨ ᱢᱟᱹᱨᱤᱪ ᱦᱟᱸᱜ ᱤᱧ ᱞᱟᱜᱟᱣᱟ ᱯᱩᱱᱭᱟ ᱢᱚᱬᱮ ᱜᱚᱴᱮᱡ ᱟᱨ ᱮᱴᱟᱜ ᱯᱚᱭᱟᱱ ᱠᱚ ᱦᱟᱸᱜ ᱤᱧ ᱞᱟᱜᱟᱣᱟ ᱧᱮᱞ ᱦᱚᱪᱚ ᱵᱚᱱᱟ ᱤᱥᱤᱱ ᱥᱚᱢᱚᱭ ᱥᱤᱢ ᱡᱤᱞ ᱞᱤᱧ ᱩᱛᱩᱭᱟ ᱟᱫᱚ ᱱᱚᱜᱼᱚᱭ ᱥᱩᱱᱩᱢᱤᱧ ᱫᱩᱞ ᱠᱮᱫᱟ ᱞᱩᱭ ᱦᱚᱸ ᱞᱚᱞᱚᱭᱮᱱ ᱛᱤᱧᱟᱹ ᱱᱚᱜᱼᱚᱭ ᱯᱩᱱᱭᱟ ᱮᱞᱟᱪ ᱚᱱᱟ ᱠᱟᱹᱴᱤᱡᱟᱜ ᱮᱞᱟᱪ ᱟᱨ ᱯᱩᱱᱭᱟ ᱞᱚᱵᱚᱝᱜᱚ ᱟᱨ ᱱᱚᱜᱼᱚᱭ ᱫᱟᱨᱪᱤᱱᱤ ᱦᱮᱸ ᱱᱤᱱ ᱢᱟᱨᱟᱝ ᱞᱟᱜᱟᱣ ᱠᱤᱫᱟᱹᱧ ᱤᱱᱟᱹ ᱠᱟᱛᱮ ᱦᱚᱸᱜᱼᱚᱭ ᱛᱮᱡᱽ ᱯᱟᱛᱟ ᱵᱟᱨᱭᱟ ᱜᱟᱱ ᱤᱱᱟᱹ ᱞᱟᱜᱟᱣ ᱠᱟᱛᱮ ᱦᱚᱸᱜᱼᱚᱭ ᱠᱷᱤᱫᱤ ᱠᱷᱤᱫᱤ ᱧᱚᱜ ᱯᱮᱸᱭᱟᱡᱽ ᱤᱧ ᱜᱮᱫ ᱟᱠᱟᱫᱟ ᱚᱱᱮᱧ ᱩᱫᱩᱜ ᱟᱫ ᱯᱮ ᱛᱟᱦᱮᱸᱫ ᱚᱸᱰᱮ ᱦᱮᱸ ᱟᱫᱚ ᱯᱮᱸᱭᱟᱡᱽ ᱠᱚ ᱠᱚᱨᱦᱟ ᱧᱚᱜ ᱮᱱ ᱛᱤᱧᱟᱹ ᱟᱫᱚ ᱚᱱᱮ ᱞᱟᱦᱟ ᱨᱤᱧ ᱩᱫᱩᱜ ᱟᱫ ᱯᱮ ᱛᱟᱦᱮᱸᱫ ᱢᱚᱬᱮ ᱜᱚᱴᱮᱡ ᱢᱟᱹᱨᱤᱪ ᱨᱟᱹᱥᱩᱱ ᱚᱱᱟᱧ ᱩᱨ ᱠᱟᱛᱮ ᱯᱮᱸᱭᱟᱡᱽ ᱠᱚ ᱜᱮᱫ ᱠᱟᱛᱮ ᱟᱫᱷᱮ ᱠᱚ ᱡᱚᱛᱚ ᱚᱱᱟ ᱦᱚᱸᱜᱼᱚᱭᱤᱧ ᱨᱤᱫ ᱟᱠᱟᱫᱟ ᱨᱤᱫ ᱠᱟᱛᱮ ᱚᱱᱟ ᱱᱤᱛᱚᱜ ᱫᱚ ᱱᱚᱜᱼᱚ ᱱᱚᱣᱟ ᱯᱮᱸᱭᱟᱡᱽ ᱠᱚᱲᱦᱟ ᱨᱮᱧ ᱞᱟᱜᱟᱣᱟᱜ ᱠᱟᱱᱟ ᱛᱟᱨᱯᱚᱨ ᱚᱱᱟ ᱠᱚ ᱯᱚᱭᱟᱱ ᱢᱟᱧ ᱞᱟᱜᱟᱣ ᱠᱮᱫ ᱨᱤᱫ ᱠᱟᱛᱮ ᱱᱤᱛᱚᱜ ᱫᱚ ᱦᱚᱸᱜᱼᱚᱭ ᱡᱤᱨᱟᱹ ᱜᱩᱸᱰᱟᱹ ᱡᱤᱨᱟᱹ ᱜᱩᱸᱰᱟᱹ ᱞᱟᱜᱟᱣ ᱠᱮᱫᱟ ᱢᱤᱫ ᱪᱟᱢᱚᱪ ᱜᱟᱱ ᱱᱚᱣᱟᱛᱮ ᱟᱨ ᱱᱚᱜᱼᱚᱭ ᱫᱷᱟᱹᱱᱤᱭᱟᱹ ᱜᱩᱸᱰᱟᱹ ᱱᱚᱣᱟ ᱦᱚᱸ ᱢᱤᱫ ᱪᱟᱢᱚᱪ ᱤᱧ ᱞᱟᱜᱟᱣᱟᱜ ᱠᱟᱱᱟ ᱟᱨ ᱥᱟᱥᱟᱝ ᱥᱟᱥᱟᱝ ᱦᱚᱸ ᱢᱤᱫ ᱪᱟᱢᱚᱪ ᱤᱧ ᱞᱟᱜᱟᱣ ᱦᱟᱛᱟᱲᱟᱫᱟ ᱟᱨ ᱞᱟᱜᱟᱜ ᱠᱷᱟᱡ ᱦᱟᱸᱜ ᱛᱟᱭᱚᱢ ᱛᱮ ᱟᱨᱦᱚᱸ ᱞᱟᱜᱟᱣᱟᱜᱼᱟ ᱟᱫᱚ ᱱᱚᱣᱟ ᱫᱚᱧ ᱨᱩᱱ ᱧᱚᱜ ᱠᱟᱜ ᱨᱮᱜᱮ ᱢᱚᱥᱞᱟ ᱠᱚᱥᱟᱣ ᱥᱮ ᱨᱩᱱ ᱦᱳᱭ ᱥᱟᱹᱛ ᱮᱱᱟ ᱱᱤᱛᱚᱜ ᱫᱚ ᱦᱚᱸᱜᱼᱚᱭ ᱱᱚᱣᱟ ᱫᱮᱥᱤ ᱥᱤᱢ ᱡᱤᱞᱤᱧ ᱠᱷᱟᱸᱡᱚᱭᱮᱫᱟ ᱱᱚᱣᱟ ᱫᱚ ᱟᱹᱨᱩᱵ ᱥᱟᱯᱟᱣ ᱠᱟᱜ ᱛᱟᱦᱮᱸᱫ ᱤᱧ ᱞᱟᱦᱟᱨᱮ ᱱᱤᱛᱚᱜ ᱫᱚ ᱟᱱᱫᱟᱡᱽ ᱞᱮᱠᱟ ᱵᱩᱞᱩᱝ ᱞᱟᱜᱟᱣᱟᱜ ᱦᱩᱭᱩᱜᱼᱟ ᱱᱚᱜᱼᱚᱭᱤᱧ ᱞᱟᱜᱟᱣᱫᱟ ᱟᱱᱫᱟᱡᱽ ᱠᱟᱛᱮ ᱚᱠᱚᱭ ᱪᱮᱫ ᱞᱮᱠᱟ ᱯᱮ ᱡᱚᱢᱟ ᱵᱩᱞᱩᱝ ᱫᱚ ᱟᱨ ᱱᱚᱜᱼᱚᱭ ᱥᱟᱥᱟᱝ ᱛᱷᱚᱲᱟ ᱥᱟᱥᱟᱝᱤᱧ ᱞᱟᱜᱟᱣ ᱡᱩᱴᱤᱡᱟᱜ ᱠᱟᱱᱟ

ᱟᱨ ᱡᱤᱞ ᱩᱛᱩ ᱤᱥᱤᱱ ᱥᱟᱹᱛ ᱮᱱ ᱛᱟᱹᱞᱤᱧᱟ ᱱᱤᱛᱚᱜ ᱫᱚ ᱮᱴᱟᱜ ᱨᱮᱧ ᱪᱚᱴ ᱟᱹᱞᱤᱧᱟ